ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱜᱼᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱛᱮᱦᱮᱧ ᱤᱧ ᱞᱟᱹᱭᱟ ᱡᱮ ᱯᱷᱳᱴᱳ ᱪᱤᱠᱟᱹ ᱛᱮᱵᱚᱱ ᱰᱟᱣᱩᱱᱞᱳᱰ ᱠᱚᱣᱟ ᱯᱤᱱᱴᱟᱨᱮᱥᱴ ᱠᱷᱚᱡ ᱚᱱᱟ ᱠᱷᱟᱹᱛᱤᱨ ᱛᱮ ᱟᱵᱚ ᱰᱮᱴᱟ ᱚᱱ ᱞᱟᱜᱟᱣ ᱵᱚᱱᱟ ᱰᱮᱴᱟ ᱤᱧᱟᱹᱜ ᱚᱱ ᱜᱮᱭᱟ ᱟᱯᱮ ᱰᱮᱴᱟ ᱯᱮ ᱚᱱᱟ ᱛᱟᱨᱯᱚᱨ ᱯᱞᱮ ᱥᱴᱳᱨ ᱨᱮᱯᱮ ᱪᱟᱞᱟᱜᱼᱟ ᱛᱟᱨᱯᱚᱨ ᱢᱟᱣᱩᱥ ᱨᱮᱱᱟᱜ ᱚᱱᱟ ᱩᱜᱽᱞᱤ ᱪᱤᱱᱦᱟᱹ ᱚᱠᱟ ᱴᱷᱮᱱᱤᱧ ᱤᱫᱤᱭᱫᱟ ᱚᱱᱟ ᱯᱮ ᱟᱯᱮ ᱫᱚ ᱫᱷᱮᱭᱟᱱ ᱯᱮ ᱮᱢᱟᱜᱼᱟ ᱢᱟᱣᱩᱥ ᱚᱠᱟ ᱥᱮᱱᱤᱧ ᱤᱫᱤᱭᱫᱟ ᱚᱱᱟ ᱫᱚ ᱟᱞᱚ ᱯᱮ ᱠᱚᱭᱚᱜᱼᱟ ᱢᱟ ᱚᱱᱟ ᱩᱜᱽᱞᱤ ᱪᱤᱱᱦᱟᱹ ᱡᱟᱦᱟᱸ ᱥᱮᱫ ᱤᱧ ᱤᱫᱤᱭᱮᱫᱟ ᱚᱱᱟᱜᱮ ᱛᱚᱵᱮ ᱠᱷᱟᱱ ᱜᱮᱯᱮ ᱵᱩᱡᱽ ᱫᱟᱲᱮᱭᱟᱜᱼᱟ ᱚᱱᱟ ᱟᱯᱮ ᱠᱚᱭᱚᱜᱽ ᱯᱮ ᱚᱠᱟ ᱴᱷᱮᱱᱤᱧ ᱴᱤᱯᱟᱹᱣ ᱮᱫᱟ ᱛᱚ ᱯᱞᱮ ᱥᱴᱳᱨ ᱵᱚᱱ ᱳᱯᱮᱱᱟ ᱳᱯᱮᱱ ᱦᱩᱭ ᱞᱮᱱᱠᱷᱟᱱ ᱥᱟᱨᱪ ᱵᱟᱨ ᱨᱮ ᱱᱚᱰᱮ ᱥᱟᱨᱪ ᱟᱵᱚᱱ ᱯᱤᱱᱴᱟᱨᱮᱥᱴ ᱯᱤ ᱟᱭ ᱮᱱ ᱴᱤ ᱤ ᱟᱨ ᱤ ᱮᱥ ᱴᱤ ᱯᱤᱱᱴᱟᱨᱮᱥᱴ ᱚᱞ ᱦᱩᱭ ᱞᱮᱱᱠᱷᱟᱱ ᱥᱟᱨᱪ ᱨᱮᱵᱚᱱ ᱠᱞᱤᱠᱟ ᱧᱮᱞ ᱫᱟᱯᱮ ᱤᱧᱟᱹᱜ ᱫᱚ ᱚᱞᱨᱮᱰᱤ ᱤᱱᱥᱴᱚᱞ ᱢᱮᱱᱟᱜᱼᱟ ᱟᱯᱰᱮᱴ ᱵᱟᱹᱧ ᱟᱯᱰᱮᱴ ᱠᱟᱫᱟ ᱚᱱᱟ ᱠᱷᱟᱹᱛᱤᱨ ᱛᱮ ᱟᱯᱰᱮᱴ ᱨᱟᱠᱟᱵ ᱠᱟᱱᱟ ᱟᱯᱮᱭᱟᱜ ᱫᱚ ᱤᱱᱥᱴᱚᱞ ᱨᱟᱠᱟᱵᱼᱟ ᱤᱱᱥᱴᱚᱞ ᱦᱩᱭ ᱞᱮᱱᱠᱷᱟᱱ ᱟᱵᱚ ᱵᱮᱠ ᱨᱮᱵᱚᱱ ᱪᱟᱞᱟᱜᱼᱟ ᱟᱨ ᱚᱱᱟ ᱮᱯᱥ ᱵᱚᱱ ᱳᱯᱮᱱᱟ ᱛᱳ ᱤᱧ ᱳᱯᱮᱱ ᱫᱟ ᱚᱱᱟ ᱮᱯᱥ ᱯᱟᱸᱡᱟ ᱧᱟᱢ ᱫᱟᱹᱧ ᱛᱳ ᱞᱟᱛᱟᱨ ᱨᱮᱯᱮ ᱧᱮᱞ ᱫᱟ ᱱᱚᱜᱼᱚᱭ ᱯᱤᱱᱴᱟᱨᱮᱥᱴ ᱠᱞᱤᱠ ᱠᱤᱫᱟᱹᱧ ᱛᱚ ᱱᱚᱣᱟ ᱟᱯᱮ ᱜᱩᱜᱩᱞ ᱮᱠᱟᱣᱩᱱᱴ ᱵᱟᱠᱷᱟᱡ ᱯᱷᱳᱱ ᱱᱟᱢᱵᱟᱨ ᱛᱮ ᱞᱚᱜᱤᱱ ᱞᱟᱜᱟᱣ ᱟᱯᱮᱭᱟ ᱤᱧᱟᱹᱜ ᱫᱚ ᱞᱚᱜᱤᱱ ᱮᱱᱟ ᱟᱡ ᱛᱮᱜᱮ ᱜᱩᱜᱩᱞ ᱮᱠᱟᱣᱩᱱᱴ ᱛᱮ ᱡᱩᱫᱤ ᱟᱯᱮ ᱜᱩᱜᱩᱞ ᱮᱠᱟᱣᱩᱱᱴ ᱞᱚᱜᱤᱱ ᱛᱟᱦᱮᱱ ᱛᱟᱯᱮᱭᱟ ᱛᱟᱦᱚᱞᱮ ᱟᱡ ᱛᱮᱜᱮ ᱱᱚᱝᱠᱟ ᱞᱚᱜᱤᱱᱚᱜ ᱛᱟᱯᱮᱭᱟ ᱟᱨ ᱵᱟᱠᱷᱟᱡ ᱫᱚ ᱚᱱᱟ ᱤᱼᱢᱮᱞ ᱜᱮ ᱡᱟᱦᱟᱸ ᱡᱚᱦᱚᱜ ᱜᱩᱜᱩᱞ ᱮᱠᱟᱣᱩᱱᱴ ᱠᱚ ᱢᱮᱛᱟᱜ ᱠᱟᱱᱟ ᱚᱱᱟᱛᱮ ᱞᱚᱜᱤᱱᱚᱜ ᱛᱟᱯᱮᱭᱟ ᱛᱚ ᱧᱮᱞᱮᱫ ᱠᱚᱣᱟ ᱯᱮ ᱱᱟᱯᱟᱭ ᱱᱟᱯᱟᱭ ᱱᱚᱰᱮ ᱯᱷᱳᱴᱳ ᱵᱚᱱ ᱧᱟᱢ ᱠᱚᱣᱟ ᱛᱚ ᱢᱤᱫᱴᱮᱱ ᱯᱷᱳᱴᱳ ᱤᱧ ᱪᱚᱭᱮᱥᱮ ᱠᱟᱱᱟ ᱱᱩᱭᱴᱟᱜ ᱧᱮᱞᱮ ᱠᱟᱱᱟᱯᱮ ᱯᱷᱳᱴᱳ ᱫᱚᱭ ᱳᱯᱮᱱ ᱮᱱᱟ ᱚᱞᱨᱮᱰᱤ ᱛᱚ ᱱᱩᱭ ᱡᱩᱫᱤ ᱵᱚᱱ ᱰᱟᱣᱩᱱᱞᱳᱰ ᱮᱭᱟ ᱛᱟᱦᱚᱞᱮ ᱱᱚᱰᱮ ᱥᱮᱵᱷ ᱡᱟᱦᱟᱸ ᱱᱚᱰᱮ ᱫᱚ ᱵᱟᱝ ᱵᱚᱱ ᱠᱞᱤᱠᱟ ᱱᱚᱣᱟ ᱯᱮᱭᱟ ᱞᱟᱭᱤᱱ ᱡᱟᱦᱟᱸ ᱧᱮᱞᱚᱜ ᱠᱟᱱᱟ ᱚᱸᱰᱮ ᱢᱟᱣᱩᱥ ᱡᱟᱦᱟᱸ ᱴᱷᱮᱱᱤᱧ ᱫᱚᱦᱚ ᱟᱠᱟᱫ ᱚᱸᱰᱮ ᱟᱨ ᱢᱤᱫ ᱫᱷᱟᱣᱤᱧ ᱩᱫᱩᱜ ᱟᱯᱮ ᱠᱟᱱᱟ ᱱᱚᱜᱼᱚᱭ ᱱᱚᱰᱮ ᱱᱚᱰᱮ ᱚᱸᱰᱮ ᱡᱟᱦᱟᱸ ᱴᱷᱮᱱ ᱚᱸᱰᱮ ᱠᱞᱤᱠ ᱞᱟᱜᱟᱣ ᱵᱚᱱᱟ ᱛᱚ ᱛᱤ ᱛᱮᱜᱮ ᱤᱧ ᱫᱚᱧ ᱴᱤᱯᱟᱹᱣ ᱮᱫᱟ ᱢᱟᱣᱩᱥ ᱛᱮᱫᱚ ᱵᱟᱝ ᱛᱤ ᱛᱮᱧ ᱴᱤᱯᱟᱹᱣ ᱠᱮᱫᱟ ᱛᱟᱨᱯᱚᱨ ᱯᱮ ᱧᱮᱞ ᱮᱫᱟ ᱰᱟᱣᱩᱱᱞᱳᱰ ᱤᱢᱮᱡᱽ ᱛᱚ ᱱᱚᱣᱟ ᱰᱟᱣᱩᱱᱞᱳᱰ ᱤᱢᱮᱡᱽ ᱨᱮᱵᱚᱱ ᱠᱞᱤᱠᱟ ᱛᱚᱵᱮ ᱠᱷᱟᱱ ᱜᱮ ᱯᱟᱨᱢᱤᱥᱚᱱᱮ ᱠᱷᱚᱡᱚᱜᱼᱟ ᱯᱤᱱᱴᱟᱨᱮᱥᱴ ᱯᱷᱟᱭᱤᱞ ᱨᱮᱱᱟᱜ ᱥᱮ ᱥᱴᱳᱨᱮᱡᱽ ᱨᱮᱱᱟᱜ ᱚᱱᱟ ᱠᱷᱟᱹᱛᱤᱨ ᱛᱮ ᱯᱟᱨᱢᱤᱥᱚᱱ ᱵᱚᱱ ᱮᱞᱟᱣᱟ ᱛᱚᱵᱮ ᱠᱷᱟᱱ ᱜᱮ ᱟᱵᱚᱣᱟᱜ ᱤᱢᱮᱡᱽ ᱰᱟᱣᱩᱱᱞᱳᱰ ᱦᱩᱭᱮᱱᱟ ᱛᱚ ᱟᱨ ᱢᱤᱫᱴᱮᱱ ᱯᱷᱳᱴᱳ ᱵᱚᱱ ᱰᱟᱣᱩᱱᱞᱳᱰᱟ ᱛᱚ ᱧᱮᱞ ᱮᱫᱟ ᱯᱮ ᱞᱟᱛᱟᱨ ᱥᱮᱱ ᱯᱷᱳᱴᱳ ᱟᱹᱰᱤ ᱱᱟᱯᱟᱭ ᱱᱟᱯᱟᱭ ᱱᱚᱰᱮ ᱯᱷᱳᱴᱳ ᱠᱚ ᱧᱟᱢᱚᱜᱼᱟ ᱛᱚ ᱟᱨ ᱢᱤᱫᱴᱮᱱ ᱯᱷᱳᱴᱳᱧ ᱰᱟᱣᱩᱱᱞᱳᱰᱮ ᱠᱟᱱᱟ ᱛᱚ ᱞᱟᱛᱟᱨ ᱨᱮ ᱢᱤᱫᱴᱮᱱ ᱯᱮ ᱧᱮᱞᱮ ᱠᱟᱱᱟ ᱚᱱᱟᱧ ᱰᱟᱣᱩᱱᱞᱳᱰᱮ ᱠᱟᱱᱟ ᱳᱠᱮ ᱠᱤᱫᱟᱹᱧ ᱛᱟᱨᱯᱚᱨ ᱞᱟᱛᱟᱨ ᱥᱮᱫ ᱧᱚᱜ ᱵᱚᱱ ᱪᱟᱞᱟᱜᱼᱟ ᱛᱟᱨᱯᱚᱨ ᱚᱱᱟ ᱯᱮᱭᱟ ᱰᱚᱴ ᱡᱟᱦᱟᱸ ᱯᱟᱱᱛᱮ ᱯᱟᱱᱛᱮ ᱦᱮᱱᱟᱜᱼᱟ ᱚᱱᱟ ᱨᱮᱵᱚᱱ ᱠᱞᱤᱠᱟ ᱛᱟᱨᱯᱚᱨ ᱰᱟᱣᱩᱱᱞᱳᱰ ᱤᱢᱮᱡᱽ ᱡᱟᱦᱟᱸ ᱚᱱᱟ ᱨᱮᱵᱚᱱ ᱠᱞᱤᱠᱟ ᱛᱚᱵᱮ ᱠᱷᱟᱱ ᱜᱮ ᱯᱷᱳᱴᱳ ᱰᱟᱣᱩᱱᱞᱳᱰᱚᱜᱼᱟ ᱛᱚ ᱪᱚᱞᱚ ᱵᱚᱱ ᱧᱮᱞ ᱞᱮᱜᱮ ᱱᱤᱛᱚᱜ ᱵᱮᱠ ᱠᱟᱛᱮᱫ ᱜᱮᱞᱟᱨᱤ ᱨᱮ ᱪᱮ ᱯᱷᱳᱴᱳ ᱰᱟᱣᱩᱱᱞᱳᱰ ᱠᱟᱱᱟ ᱠᱚᱥᱮ ᱵᱟᱝ ᱛᱚ ᱜᱮᱞᱟᱨᱤ ᱤᱧ ᱳᱯᱮᱱ ᱮᱫᱟ ᱧᱮᱞ ᱮᱫᱟᱯᱮ ᱜᱮᱞᱟᱨᱤ ᱜᱮᱞᱟᱨᱤᱧ ᱠᱞᱤᱠ ᱠᱮᱫᱟ ᱛᱟᱨᱯᱚᱨ ᱯᱷᱟᱣᱩᱱ ᱴᱩ ᱱᱤᱭᱩ ᱯᱷᱳᱴᱳ ᱧᱮᱞ ᱮᱫᱟᱯᱮ ᱯᱳᱭᱞᱳ ᱨᱮ ᱱᱚᱰᱮᱧ ᱠᱞᱤᱠ ᱠᱮᱫᱟ ᱛᱟᱨᱯᱚᱨ ᱱᱚᱜᱼᱚᱭ ᱧᱮᱞ ᱮᱫᱟᱯᱮ ᱱᱚᱣᱟ ᱯᱷᱳᱴᱳ ᱚᱸᱰᱮ ᱠᱷᱚᱱ ᱰᱟᱣᱩᱱᱞᱳᱰ ᱦᱩᱭ ᱮᱱᱟ ᱟᱯᱮ ᱦᱚᱸᱯᱮ ᱧᱮᱞ ᱞᱮᱫ ᱜᱮᱭᱟ ᱟᱨ ᱱᱚᱜᱼᱚᱭ ᱢᱤᱫᱴᱮᱱ ᱛᱚ ᱱᱤᱝᱠᱟᱹ ᱠᱟᱛᱮᱫ ᱯᱤᱱᱴᱟᱨᱮᱥᱴ ᱠᱷᱚᱱ ᱟᱵᱚ ᱯᱷᱳᱴᱳ ᱵᱚᱱ ᱰᱟᱣᱩᱱᱞᱳᱰ ᱫᱟᱲᱮ ᱟᱠᱚᱣᱟ ᱢᱟ ᱛᱟᱦᱚᱞᱮ ᱡᱚᱦᱟᱨ ᱜᱮ ᱵᱷᱤᱰᱭᱳ ᱫᱚ ᱱᱚᱰᱮ ᱜᱮᱧ ᱢᱩᱪᱟᱹᱫ ᱮᱫᱟ ᱡᱟᱹᱱᱤᱡ ᱠᱷᱟᱱ ᱢᱤᱫᱴᱮᱱ ᱟᱨᱚ ᱢᱤᱫᱴᱮᱱ ᱴᱤᱯᱥ ᱯᱮ ᱵᱟᱲᱟᱭ ᱧᱟᱢ ᱠᱮᱫᱟ ᱱᱚᱝᱠᱟ ᱜᱮ ᱟᱨᱚ ᱵᱷᱤᱰᱭᱳ ᱧᱮᱞ ᱞᱟᱹᱜᱤᱫ ᱛᱮ ᱪᱮᱱᱮᱞ ᱚᱵᱚᱥᱥᱳᱭ ᱵᱚᱱ ᱥᱟᱵᱥᱠᱨᱟᱭᱤᱵᱽ ᱠᱟᱜᱼᱟ ᱟᱨ ᱵᱚᱱ ᱠᱩᱥᱤᱭᱟᱜ ᱠᱟᱱ ᱠᱷᱟᱱ ᱫᱚ ᱞᱟᱭᱤᱠ ᱮᱢᱟᱜ ᱯᱮ ᱟᱨ ᱡᱩᱫᱤ ᱡᱟᱦᱟᱱᱟᱜ ᱢᱮᱱ ᱛᱮᱱᱟᱜ ᱢᱮᱱᱟᱜᱼᱟ ᱛᱟᱦᱚᱞᱮ ᱠᱚᱢᱮᱱᱴ ᱨᱮ ᱞᱟᱹᱭ ᱯᱮ ᱡᱮ ᱚᱠᱟ ᱞᱮᱠᱟᱱᱟᱜ ᱡᱩᱫᱤ ᱮᱯᱥ ᱠᱚᱨᱮᱱᱟᱜ ᱡᱩᱨᱩᱨᱚᱛ ᱯᱟᱲᱟᱣ ᱟᱯᱮ ᱠᱟᱱᱟ ᱛᱟᱦᱚᱞᱮ ᱠᱩᱞᱤ ᱫᱟᱲᱮᱭᱟᱜᱼᱟ ᱯᱮ ᱡᱮ ᱱᱚᱝᱠᱟᱱ ᱮᱯᱥ ᱟᱞᱮ ᱟᱹᱜᱩ ᱟᱞᱮ ᱢᱮ ᱡᱮ ᱚᱠᱟᱴᱟᱜ ᱮᱯᱥ ᱵᱷᱟᱹᱞᱤ ᱠᱟᱱᱟ ᱯᱷᱳᱴᱳ ᱮᱰᱤᱴᱚᱨ ᱥᱮ ᱵᱷᱤᱰᱭᱳ ᱮᱰᱤᱴᱚᱨ ᱥᱮ ᱦᱳᱣᱟᱴᱥᱮᱯ ᱥᱴᱮᱴᱟᱥ ᱵᱷᱤᱰᱭᱳ ᱡᱩᱛ ᱨᱮᱱᱟᱜ ᱚᱠᱟ ᱠᱚ ᱮᱯᱥ ᱠᱟᱱᱟ ᱚᱱᱟ ᱠᱚ ᱟᱯᱮᱧ ᱞᱟᱹᱭ ᱟᱯᱮᱭᱟ ᱟᱯᱮ ᱥᱩᱫᱩ ᱠᱚᱢᱮᱱᱴ ᱯᱮ ᱛᱚ ᱵᱷᱤᱰᱭᱳ ᱫᱚ ᱱᱚᱰᱮ ᱜᱮᱧ ᱵᱚᱱᱫᱚᱭᱮᱫᱟ